ᱟᱨ ᱧᱤᱫᱟᱹ ᱠᱚ ᱪᱟᱹᱞᱩᱭᱟ ᱱᱟᱦᱟᱜ ᱱᱚᱜᱼᱚ ᱱᱚᱝᱠᱟ ᱟᱨ ᱱᱚᱜᱼᱚᱭ ᱯᱮ ᱧᱮᱞᱮᱫ ᱠᱟᱱ ᱜᱮᱭᱟ ᱱᱚᱜᱼᱚᱭ ᱵᱟᱸᱰᱚᱜ ᱠᱚ ᱪᱮᱫ ᱠᱚ ᱟᱨ ᱱᱚᱜᱼᱚ ᱱᱚᱝᱠᱟ ᱱᱟᱦᱟᱜ ᱟᱨ ᱱᱚᱜᱼᱚ ᱱᱚᱝᱠᱟ ᱱᱟᱦᱟᱜ ᱠᱟᱭᱨᱟ ᱠᱚ ᱵᱟᱦᱟ ᱠᱚ ᱱᱚᱜᱼᱚ ᱱᱚᱝᱠᱟ ᱠᱚ ᱤᱭᱟᱹᱣ ᱠᱟᱫᱟ ᱫᱚᱠᱟᱱ ᱠᱟᱫᱟ

ᱟᱨ ᱱᱚᱜᱼᱚᱭ ᱱᱚᱝᱠᱟ ᱱᱚᱜᱼᱚᱭ ᱱᱚᱝᱠᱟ ᱱᱟᱜ ᱵᱷᱤᱛᱨᱤ ᱥᱮᱫ ᱞᱮ ᱵᱚᱞᱚᱭᱮᱱᱟ ᱱᱚᱜᱼᱚᱭ ᱱᱚᱝᱠᱟ ᱱᱟᱜ ᱟᱨ ᱱᱚᱜᱼᱚᱭ ᱠᱚ ᱟᱴᱮᱫ ᱠᱟᱫᱟ ᱟᱹᱰᱤ ᱢᱚᱡᱽ ᱦᱚᱲ ᱵᱚᱞᱚᱜ ᱞᱟᱹᱜᱤᱫ ᱱᱟᱜ ᱟᱨ ᱯᱩᱨᱟᱹ ᱢᱮᱞᱟ ᱱᱚᱜᱼᱚᱭ ᱱᱚᱝᱠᱟ ᱢᱟᱞᱟ ᱠᱚ ᱱᱚᱣᱟ ᱠᱚᱨᱮ ᱫᱚᱠᱟᱱ ᱢᱮᱱᱟᱜᱼᱟ ᱱᱚᱝᱠᱟ ᱱᱟᱜ ᱠᱤᱪᱨᱤᱡ ᱫᱚᱠᱟᱱ ᱠᱚ ᱢᱮᱱᱟᱜᱼᱟ ᱱᱚᱝᱠᱟᱛᱮ ᱯᱩᱨᱟᱹ ᱵᱟᱹᱲᱤᱭᱟᱹ

ᱚᱱᱠᱟᱱ ᱥᱤᱝᱜᱟᱨ ᱠᱟᱯᱟᱨ ᱢᱟᱞᱟ ᱯᱩᱴᱠᱤ ᱯᱟᱜᱽᱨᱟ ᱠᱩᱲᱤ ᱦᱚᱲᱟᱜ ᱟᱭᱳ ᱦᱚᱲᱟᱜ ᱡᱚᱛᱚ ᱢᱮᱱᱟᱜᱼᱟ ᱱᱚᱝᱠᱟᱱᱟᱜ ᱟᱨ ᱱᱚᱰᱮ ᱫᱚ ᱜᱤᱫᱽᱨᱟᱹᱣᱟᱜ ᱠᱷᱮᱞᱟᱣᱱᱟ ᱱᱚᱜᱼᱚ ᱱᱚᱝᱠᱟ ᱱᱟᱜ ᱱᱚᱝᱠᱟ ᱵᱚᱞ ᱠᱚ ᱪᱮᱫ ᱠᱚ ᱱᱚᱝᱠᱟ ᱱᱟᱜ ᱜᱟᱹᱰᱤ ᱠᱚ ᱜᱤᱫᱽᱨᱟᱹᱣᱟᱜ ᱟᱨ ᱱᱚᱜᱼᱚᱭ ᱯᱮ ᱧᱮᱞᱮᱫ ᱠᱟᱱ ᱜᱮᱭᱟ ᱪᱟᱱᱟᱪᱩᱨ ᱟᱛᱟ ᱵᱩᱴ ᱟᱛᱟ ᱵᱟᱫᱚᱢ ᱟᱛᱟ ᱟᱨ ᱱᱚᱜᱼᱚ ᱱᱚᱸᱰᱮ ᱱᱟᱦᱟᱜ ᱛᱷᱟᱹᱨᱤ ᱵᱟᱹᱴᱤ ᱫᱚᱠᱟᱱ ᱠᱚ ᱢᱮᱱᱟᱜᱼᱟ ᱱᱟᱦᱟᱜ ᱛᱷᱟᱹᱨᱤ ᱵᱟᱹᱴᱤ ᱰᱤᱯᱪᱤ ᱵᱟᱹᱞᱴᱤᱱ ᱟᱨ ᱮᱢᱟᱱ ᱛᱮᱭᱟᱜ ᱫᱚᱠᱟᱱ ᱠᱚ ᱱᱟᱦᱟᱜ ᱟᱨ ᱱᱚᱜᱼᱚᱭ ᱱᱚᱝᱠᱟ ᱱᱚᱸᱰᱮ ᱫᱚ ᱢᱳᱵᱟᱭᱤᱞ ᱠᱚᱵᱷᱟᱨ ᱨᱮᱱᱟᱜ ᱱᱚᱜᱼᱚ ᱱᱚᱝᱠᱟ ᱱᱟᱦᱟᱜ

ᱞᱟᱹᱰᱩ ᱠᱚ ᱫᱚᱠᱟᱱᱚᱜᱼᱟ ᱯᱩᱨᱟᱹ ᱦᱚᱸ ᱱᱚᱝᱠᱟ ᱱᱟᱦᱟᱜ ᱯᱩᱨᱟᱹ ᱪᱟᱠᱟᱪᱮᱠ ᱢᱟᱞ ᱱᱚᱜᱼᱚ ᱱᱚᱝᱠᱟ ᱜᱤᱫᱽᱨᱟᱹᱣᱟᱜ ᱠᱷᱮᱞᱟᱣᱱᱟ ᱠᱚ ᱟᱨ ᱱᱚᱜᱼᱚᱸᱰᱮ ᱢᱟᱞᱟ ᱠᱷᱚᱱᱟᱜ ᱢᱮᱱᱟᱜᱼᱟ ᱦᱟᱸᱜ ᱱᱚᱜᱼᱚ ᱱᱚᱝᱠᱟ ᱱᱟᱦᱟᱜ ᱟᱨ ᱱᱚᱸᱰᱮ ᱫᱚ ᱪᱟᱯᱚᱞ ᱫᱚᱠᱟᱱ ᱱᱟᱜ ᱱᱚᱝᱠᱟ ᱱᱟᱜ

ᱟᱨ ᱱᱚᱣᱟ ᱱᱤᱛᱚᱜ ᱦᱟᱸᱜ ᱴᱩᱯᱨᱤ ᱠᱚ ᱢᱚᱡᱟ ᱠᱚ ᱟᱨ ᱱᱤᱛᱚᱜ ᱦᱳᱴᱮᱞ ᱠᱟᱱᱟ ᱪᱟᱴ ᱯᱟᱴᱤ ᱠᱷᱟᱱᱮ ᱣᱟᱞᱟ ᱦᱳᱴᱮᱞ ᱱᱚᱝᱠᱟ ᱫᱩᱲᱩᱵ ᱠᱟᱛᱮ ᱠᱚ ᱡᱚᱢ ᱫᱟ ᱱᱟᱜ ᱱᱚᱝᱠᱟ ᱵᱚᱛᱚᱞ ᱱᱟᱜ ᱱᱚᱰᱮ ᱛᱤᱱᱟᱹᱜ ᱢᱚᱡᱽ ᱢᱚᱡᱽ ᱯᱮ ᱧᱮᱞᱮᱫ ᱠᱟᱱ ᱜᱮᱭᱟ ᱵᱚᱛᱚᱞ ᱫᱚᱠᱟᱱ ᱱᱚᱣᱟ ᱱᱚᱝᱠᱟ ᱞᱮᱜᱟ ᱨᱮ ᱵᱚᱛᱚᱞ ᱟᱴᱷᱟᱥ ᱞᱤᱴᱟᱨ ᱠᱟᱭ ᱠᱮᱭᱟ ᱨᱮ ᱟᱨ ᱱᱚᱜᱼᱚ ᱱᱚᱝᱠᱟ ᱠᱤᱪᱨᱤᱡ ᱫᱚᱠᱟᱱ ᱠᱚ ᱱᱟᱦᱟᱜ ᱱᱚᱜᱼᱚ ᱱᱚᱝᱠᱟ ᱱᱟᱦᱟᱜ ᱯᱩᱨᱟᱹ ᱟᱨ ᱱᱚᱜᱼᱚ ᱱᱚᱝᱠᱟ ᱱᱩᱠᱤᱱ ᱫᱚ ᱪᱤᱞᱤ ᱠᱟᱱᱟ ᱠᱤᱱ ᱵᱚᱭᱦᱟ ᱠᱚᱢᱮᱱᱴ ᱨᱮ ᱞᱟᱹᱭ ᱯᱮ ᱱᱟᱦᱟᱜ ᱱᱩᱠᱤᱱ ᱱᱩᱠᱤᱱ ᱪᱤᱞᱤ ᱠᱟᱱᱟ ᱠᱤᱱ ᱛᱤᱡᱩ ᱠᱟᱱᱟ ᱥᱮ ᱠᱤᱱ ᱪᱤᱞᱤ ᱠᱟᱱᱟ

ᱯᱩᱨᱟᱹ ᱢᱚᱡᱽ ᱱᱚᱣᱟ ᱫᱚ ᱢᱮᱞᱟ ᱠᱷᱚᱱ ᱵᱟᱨᱦᱮ ᱨᱮ ᱢᱮᱱᱟᱜᱼᱟ ᱱᱚᱜᱼᱚ ᱱᱚᱝᱠᱟ ᱯᱩᱨᱟᱹ ᱵᱟᱹᱲᱤᱭᱟᱹ ᱧᱮᱞᱚᱜ ᱠᱟᱱᱟ ᱱᱚᱝᱠᱟ ᱱᱟᱦᱟᱜ ᱧᱮᱞᱮ ᱜᱟᱛᱮ ᱠᱚ ᱢᱮᱞᱟ ᱠᱷᱚᱱ ᱫᱚ ᱱᱚᱜᱼᱚᱭ ᱩᱰᱩᱝ ᱦᱮᱡ ᱦᱩᱭᱱᱟ ᱟᱫᱚ ᱞᱟᱹᱭ ᱯᱮ ᱱᱟᱦᱟᱜ ᱠᱚᱢᱮᱱᱴ ᱨᱮ ᱵᱷᱤᱰᱤᱭᱳ ᱪᱮᱫ ᱞᱮᱠᱟ ᱯᱮ ᱟᱹᱭᱠᱟᱹᱣ ᱠᱮᱫ ᱛᱟᱵᱚᱱᱟ ᱱᱟᱦᱟᱜ ᱟᱨ ᱯᱮ ᱠᱩᱥᱤᱭᱟᱜ ᱠᱷᱟᱱ ᱞᱟᱭᱤᱠ ᱦᱚᱸ ᱞᱟᱭᱤᱠ ᱯᱮ ᱱᱟᱦᱟᱜ ᱟᱨ ᱪᱮᱱᱮᱞ ᱠᱚᱦᱚᱸ ᱥᱟᱵᱥᱠᱨᱟᱭᱤᱵ ᱯᱮ ᱟᱨ ᱵᱚᱱ ᱧᱟᱯᱟᱢᱚᱜᱼᱟ ᱱᱚᱝᱠᱟ ᱜᱮ ᱦᱤᱡᱩᱜ ᱠᱟᱱ ᱵᱷᱤᱰᱤᱭᱳ ᱨᱮ